ᱵᱤ ᱦᱟᱸᱥᱫᱟ ᱭᱩᱴᱩᱵᱽ ᱪᱮᱱᱮᱞ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱫᱟᱨᱟᱭ ᱠᱟᱱ ᱱᱟᱣᱟ ᱱᱟᱣᱟ ᱵᱷᱤᱰᱤᱭᱳ ᱞᱟᱹᱜᱤᱫ ᱱᱚᱣᱟ ᱪᱮᱱᱮᱞ ᱥᱟᱵᱥᱠᱨᱟᱭᱤᱵᱽ ᱯᱮ ᱥᱟᱶᱛᱮ ᱜᱷᱟᱱᱴᱟ ᱵᱚᱴᱚᱱ ᱦᱚᱸ ᱚᱛᱟᱭ ᱯᱮ ᱛᱮᱦᱮᱧ ᱫᱚᱵᱚᱱ ᱧᱮᱞᱟ ᱥᱟᱱᱛᱟᱲ ᱥᱟᱶᱛᱟ ᱵᱟᱯᱞᱟ ᱨᱮᱭᱟᱜ ᱟᱹᱨᱤᱪᱟᱹᱞᱤ ᱵᱟᱵᱚᱫ ᱛᱮ ᱱᱚᱣᱟ ᱫᱚ ᱯᱟᱨᱴ ᱚᱣᱟᱱ ᱠᱟᱱᱟ ᱟᱨ ᱱᱚᱣᱟ ᱨᱮᱭᱟᱜ ᱯᱟᱨᱴ ᱴᱩ ᱦᱚᱸ ᱟᱹᱰᱤ ᱩᱥᱟᱹᱨᱟ ᱟᱯᱮ ᱠᱚ ᱛᱟᱞᱟ ᱛᱮᱧ ᱟᱹᱜᱩᱭᱟ ᱟᱨ ᱡᱟᱦᱟᱸᱭ ᱠᱚ ᱱᱚᱣᱟ ᱪᱮᱱᱮᱞ ᱵᱟᱯᱮ ᱥᱟᱵᱥᱠᱨᱟᱭᱤᱵᱽ ᱟᱠᱟᱫᱟ ᱟᱹᱰᱤ ᱩᱥᱟᱹᱨᱟ ᱥᱟᱵᱥᱠᱨᱟᱭᱤᱵᱽ ᱠᱟᱛᱮ ᱜᱷᱟᱱᱴᱟ ᱵᱚᱴᱚᱱ ᱯᱮ ᱠᱞᱤᱠ ᱛᱚᱨᱟᱭᱟ ᱛᱚ ᱵᱮᱥᱤ ᱵᱟᱝ ᱵᱤᱞᱚᱢ ᱠᱟᱛᱮ ᱛᱮᱦᱮᱧᱟᱜ ᱵᱷᱤᱰᱤᱭᱳ ᱵᱚᱱ ᱮᱛᱚᱦᱚᱵ ᱞᱮᱜᱮ ᱮᱠ ᱱᱚᱢᱵᱚᱨ ᱠᱩᱠᱞᱤ, ᱵᱟᱯᱞᱟ ᱫᱚ ᱟᱵᱚ ᱥᱟᱱᱛᱟᱲ ᱥᱟᱶᱛᱟ ᱨᱮ ᱛᱤᱱᱟᱹᱜ ᱛᱷᱚᱠ ᱨᱮ ᱦᱟᱹᱴᱤᱧ ᱟᱠᱟᱱᱟ? ᱱᱚᱣᱟ ᱨᱮᱱᱟᱜ ᱞᱟᱹᱱᱟᱹᱭ, ᱛᱩᱨᱩᱭ ᱛᱷᱚᱠ ᱨᱮ ᱦᱟᱹᱴᱤᱧ ᱟᱠᱟᱱᱟ᱾ ᱢᱤᱫ ᱨᱮ ᱫᱩᱣᱟᱹᱨ ᱵᱟᱯᱞᱟ, ᱵᱟᱨ ᱨᱮ ᱫᱚᱞ ᱥᱮ ᱴᱩᱝᱠᱤ ᱫᱤᱯᱤᱞ ᱵᱟᱯᱞᱟ, ᱯᱮ ᱨᱮ ᱚᱨ ᱟᱹᱜᱩ ᱵᱟᱯᱞᱟ, ᱯᱩᱱ ᱨᱮ ᱠᱟᱹᱲᱢᱤ ᱥᱮ ᱫᱩᱣᱟᱹᱨ ᱞᱮᱵᱮᱫ ᱵᱟᱯᱞᱟ, ᱢᱚᱬᱮ ᱨᱮ ᱤᱛᱩᱫ ᱜᱚᱥᱚ ᱵᱟᱯᱞᱟ ᱛᱩᱨᱩᱭ ᱨᱮ ᱠᱚᱸᱰᱮᱞ ᱧᱟᱯᱟᱢ ᱵᱟᱯᱞᱟ᱾ ᱫᱩ ᱱᱚᱢᱵᱚᱨ ᱠᱩᱠᱞᱤ, ᱡᱷᱮᱸᱴ ᱵᱚᱸᱜᱟ ᱪᱮ ᱡᱷᱮᱸᱴ ᱵᱤᱴᱤ ᱡᱷᱮᱸᱴ ᱵᱚᱸᱜᱟ ᱵᱟᱯᱞᱟ ᱫᱚ ᱪᱮᱫᱟᱜ ᱢᱟᱱᱟ ᱜᱮᱭᱟ? ᱱᱚᱣᱟ ᱨᱮᱱᱟᱜ ᱞᱟᱹᱱᱟᱹᱭ, ᱡᱤᱞᱤᱧ ᱡᱤᱣᱤ ᱵᱟᱵᱚ ᱧᱟᱢᱟ ᱚᱱᱟ ᱛᱮ᱾ ᱛᱤᱱ ᱱᱚᱢᱵᱚᱨ ᱠᱩᱠᱞᱤ, ᱵᱟᱯᱞᱟ ᱥᱤᱢ ᱫᱚ ᱛᱤᱱᱟᱹᱜ ᱠᱚ ᱡᱚᱢ ᱠᱚᱣᱟ? ᱱᱚᱣᱟ ᱨᱮᱱᱟᱜ ᱞᱟᱹᱱᱟᱹᱭ, ᱯᱮᱭᱟ᱾ ᱪᱟᱨ ᱱᱚᱢᱵᱚᱨ ᱠᱩᱠᱞᱤ, ᱵᱟᱯᱞᱟ ᱨᱮ ᱯᱮᱲᱟ ᱠᱚ ᱥᱟᱥᱟᱝ ᱞᱩᱜᱽᱲᱤ ᱫᱚ ᱪᱮᱫᱟᱜ ᱠᱚ ᱮᱢᱟ ᱠᱚᱣᱟ? ᱱᱚᱣᱟ ᱨᱮᱱᱟᱜ ᱞᱟᱹᱱᱟᱹᱭ, ᱧᱩᱢᱟᱱᱟᱜ ᱵᱚᱥᱛᱨᱚ ᱞᱩᱢᱟᱹᱝ ᱞᱩᱜᱽᱲᱤ ᱞᱮᱠᱟᱛᱮ ᱥᱟᱥᱟᱝ ᱞᱩᱜᱽᱲᱤ ᱫᱚᱵᱚ ᱮᱢᱟ ᱠᱚᱣᱟ ᱟᱨ ᱯᱮᱲᱟ ᱠᱟᱱᱟ ᱠᱚ ᱢᱮᱱᱛᱮ ᱩᱯᱨᱩᱢ ᱦᱚᱸ ᱠᱟᱱᱟ᱾ ᱯᱟᱸᱪ ᱱᱚᱢᱵᱚᱨ ᱠᱩᱠᱞᱤ, ᱠᱷᱮᱨᱣᱟᱞ ᱦᱚᱯᱚᱱ ᱠᱚᱣᱟᱜ ᱵᱟᱯᱞᱟ ᱵᱮᱨ ᱚᱠᱛᱮ ᱫᱚ ᱛᱤᱱ ᱨᱮ ᱠᱟᱱᱟ? ᱱᱚᱣᱟ ᱨᱮᱱᱟᱜ ᱞᱟᱹᱱᱟᱹᱭ, ᱵᱮᱨ ᱨᱟᱠᱟᱵ ᱥᱟᱶ ᱥᱟᱶᱛᱮ᱾ ᱪᱷᱚ ᱱᱚᱢᱵᱚᱨ ᱠᱩᱠᱞᱤ ᱵᱟᱯᱞᱟ ᱨᱮ ᱩᱞ ᱰᱷᱟᱹᱨᱣᱟᱹᱜ ᱫᱚ ᱪᱮᱫᱟᱜ ᱵᱚᱱ ᱟᱠᱟᱭᱟ ᱱᱚᱣᱟ ᱨᱮᱱᱟᱜ ᱞᱟᱹᱱᱟᱹᱭ ᱵᱟᱯᱞᱟ ᱧᱩᱛᱩᱢ ᱥᱟᱹᱜᱩᱱ ᱠᱟᱛᱷᱟᱭ ᱞᱟᱹᱭ ᱫᱟᱨᱟᱢ ᱟᱨ ᱥᱤᱢᱟᱹ ᱵᱚᱱ ᱦᱟᱛᱟᱣᱟ ᱚᱱᱟᱛᱮ ᱥᱟᱛ ᱱᱚᱢᱵᱚᱨ ᱠᱩᱠᱞᱤ ᱵᱟᱯᱞᱟ ᱨᱮ ᱩᱞ ᱰᱷᱟᱹᱨᱣᱟᱹᱜ ᱫᱚ ᱛᱤᱱ ᱴᱷᱮᱱ ᱵᱚᱱ ᱟᱠᱟᱭᱟ ᱱᱚᱣᱟ ᱨᱮᱱᱟᱜ ᱞᱟᱹᱱᱟᱹᱭ ᱯᱮ ᱴᱷᱮᱱ᱾ ᱟᱴ ᱱᱚᱢᱵᱚᱨ ᱠᱩᱠᱞᱤ, ᱡᱚᱲ ᱚᱡᱚᱜ ᱫᱚ ᱛᱤᱱᱟᱹᱜ ᱡᱚᱲ ᱠᱚ ᱚᱡᱚᱜ ᱠᱚᱣᱟ? ᱱᱚᱣᱟ ᱨᱮᱱᱟᱜ ᱞᱟᱹᱱᱟᱹᱭ, ᱯᱮ ᱡᱚᱲ ᱵᱟᱝᱠᱷᱟᱱ ᱢᱚᱬᱮ ᱡᱚᱲ᱾ ᱱᱚ ᱱᱚᱢᱵᱚᱨ ᱠᱩᱠᱞᱤ, ᱵᱟᱯᱞᱟ ᱜᱤᱨᱟᱹ ᱨᱮ ᱪᱩᱠᱛᱤ ᱯᱷᱩᱲᱩᱜ ᱫᱚ ᱪᱮᱫᱟᱜ? ᱱᱚᱣᱟ ᱨᱮᱱᱟᱜ ᱞᱟᱹᱱᱟᱹᱭ, ᱵᱚᱸᱜᱟ ᱵᱟᱨᱟᱵᱟᱨᱤ ᱢᱟᱱᱟᱣ ᱵᱟᱛᱟᱣ ᱥᱟᱶᱛᱮ ᱢᱟᱹᱱ ᱥᱟᱞᱟᱜ ᱱᱮᱣᱛᱟ ᱨᱮᱭᱟᱜ ᱠᱟᱛᱷᱟ ᱵᱩᱡᱷᱟᱹᱜᱼᱟ᱾ ᱫᱚᱥ ᱱᱚᱢᱵᱚᱨ ᱠᱩᱠᱞᱤ, ᱵᱟᱯᱞᱟ ᱨᱮ ᱪᱩᱠᱟᱹᱜ ᱫᱟᱜ ᱩᱞ ᱰᱷᱟᱹᱨᱣᱟᱹᱜ ᱛᱮ ᱵᱟᱹᱦᱩ ᱟᱨ ᱡᱟᱶᱟᱭ ᱪᱮᱫᱟᱜ ᱠᱤᱱ ᱛᱤᱨᱯᱤ ᱡᱚᱝᱼᱟ? ᱱᱚᱣᱟ ᱨᱮᱱᱟᱜ ᱞᱟᱹᱱᱟᱹᱭ, ᱟᱪᱟᱨ ᱨᱮᱭᱟᱜ ᱥᱟᱹᱨᱤ ᱥᱟᱹᱠᱷᱤ ᱞᱮᱠᱟᱛᱮ ᱦᱚᱲᱢᱚ ᱨᱮ ᱟᱨ ᱢᱚᱱᱮ ᱡᱤᱣᱤ ᱨᱮ ᱪᱷᱩᱣᱟᱹᱛ ᱯᱟᱯ ᱠᱚ ᱢᱮᱱᱟᱜ ᱠᱷᱟᱱ ᱪᱩᱠᱟᱹᱜ ᱫᱟᱜ ᱩᱞ ᱰᱷᱟᱹᱨᱣᱟᱹᱜ ᱛᱮ ᱛᱤᱨᱯᱤ ᱟᱹᱨᱩᱵ ᱥᱟᱯᱷᱟᱜ ᱟᱹᱠᱤᱱ ᱚᱱᱟ ᱛᱟᱭᱚᱢ ᱠᱤᱱ ᱢᱤᱞᱚᱱᱚᱜᱼᱟ᱾ ᱮᱜᱟᱨᱚ ᱱᱚᱢᱵᱚᱨ ᱠᱩᱠᱞᱤ, ᱵᱟᱹᱦᱩ ᱟᱨ ᱡᱟᱶᱟᱭ ᱵᱟᱯᱞᱟ ᱨᱮ ᱞᱟᱦᱟᱛᱮ ᱟᱫᱽᱣᱟ ᱪᱟᱣᱞᱮ ᱫᱚ ᱚᱠᱚᱭ ᱠᱤᱱ ᱮᱨᱟ? ᱱᱚᱣᱟ ᱨᱮᱱᱟᱜ ᱞᱟᱹᱱᱟᱹᱭ, ᱵᱟᱹᱦᱩ ᱠᱩᱲᱤ᱾ ᱵᱟᱨᱚ ᱱᱚᱢᱵᱚᱨ ᱠᱩᱠᱞᱤ, ᱢᱚᱞᱚᱝ ᱥᱤᱸᱫᱩᱨ ᱫᱚ ᱪᱮᱫ ᱠᱟᱱᱟ? ᱱᱚᱣᱟ ᱨᱮᱱᱟᱜ ᱞᱟᱹᱱᱟᱹᱭ, ᱢᱚᱞᱚᱝ ᱥᱤᱸᱫᱩᱨ ᱫᱚ ᱟᱡᱤᱡ ᱡᱤᱛᱟᱹ ᱠᱟᱱᱟᱭ᱾